ᱵᱤᱥᱮᱥ ᱯᱟᱦᱴᱟ ᱠᱷᱚᱱᱟᱜ ᱡᱟᱦᱟᱸ ᱚᱞ ᱤᱛᱩᱱ ᱟᱥᱲᱟ ᱪᱟᱹᱞᱩ ᱫᱚᱦᱚ ᱟᱠᱟᱱᱟ ᱱᱚᱣᱟ ᱥᱮᱪᱮᱫ ᱟᱠᱷᱲᱟ ᱛᱟᱞᱟᱨᱮ ᱠᱟᱹᱴᱤᱡ ᱠᱟᱹᱴᱤᱡ ᱜᱤᱫᱽᱨᱟᱹ ᱠᱚ ᱟᱵᱚᱣᱟᱜ ᱛᱮ ᱟᱨ ᱚᱱᱟ ᱥᱟᱶᱛᱮ ᱡᱮᱱᱟᱨᱮᱞ ᱛᱮ ᱡᱚᱛᱚ ᱛᱮᱜᱮ ᱟᱨ ᱪᱮᱫ ᱦᱩᱭᱩᱜ ᱠᱟᱱᱟ ᱛᱚᱵᱮ ᱚᱱᱟ ᱞᱟᱦᱟᱨᱮ ᱛᱮᱦᱮᱧ ᱟᱯᱮ ᱠᱚ ᱛᱟᱞᱟᱨᱮ ᱤᱧᱟᱹᱜ ᱤᱭᱩᱴᱩᱵᱽ ᱪᱮᱱᱮᱞ ᱨᱚᱛᱷᱮ ᱢᱟᱨᱟᱱᱰᱤ ᱚᱯᱷᱤᱥᱤᱭᱟᱞ ᱟᱯᱮ ᱯᱮ ᱥᱟᱵᱥᱠᱨᱟᱭᱤᱵᱟ ᱟᱨ ᱥᱮᱭᱟᱨ ᱟᱯᱮ ᱠᱚᱢᱮᱱᱴᱥ ᱟᱯᱮ ᱟᱨ ᱵᱮᱞ ᱠᱚᱱ ᱟᱭᱠᱚᱱ ᱯᱮ ᱫᱚᱵᱟᱣ ᱛᱟᱨᱟᱭᱟ ᱛᱚᱵᱮ ᱫᱮᱞᱟ ᱵᱚᱱ ᱱᱤᱛᱚᱜ ᱫᱚ ᱱᱩᱠᱩ ᱜᱤᱫᱽᱨᱟᱹ ᱪᱮᱫ ᱞᱮᱠᱟ ᱥᱮᱨᱮᱧ ᱠᱚ ᱪᱮᱫᱮᱜᱼᱟ ᱟᱨ ᱪᱮᱫ ᱞᱮᱠᱟ ᱛᱮᱦᱮᱧ ᱱᱚᱣᱟ ᱠᱚ ᱰᱟᱠᱮᱜᱼᱟ ᱟᱨ ᱱᱚᱣᱟ ᱠᱚ ᱟᱯᱮ ᱛᱟᱞᱟᱨᱮ ᱠᱤᱪᱷᱩ ᱜᱷᱟᱹᱲᱤᱡ ᱤᱧ ᱧᱮᱞ ᱦᱚᱪᱚ ᱯᱮᱭᱟ ᱟᱨ ᱟᱸᱡᱚᱢ ᱦᱚᱪᱚ ᱯᱮᱭᱟ ᱟᱨ ᱵᱟᱹᱭ ᱵᱟᱹᱭᱛᱮ ᱱᱚᱣᱟ ᱥᱮᱪᱮᱫ ᱟᱠᱷᱲᱟ ᱢᱟᱲᱟᱝ ᱥᱮᱫ ᱵᱚ ᱞᱟᱦᱟᱭᱟ ᱟᱨ ᱫᱮᱞᱟ ᱵᱚᱱ ᱵᱟᱹᱵᱩ ᱜᱤᱫᱽᱨᱟᱹ ᱢᱟ ᱟᱨ ᱫᱩᱨᱜᱟ ᱵᱟᱹᱵᱩ ᱢᱟᱥᱮ ᱟᱹᱵᱤᱱ ᱱᱚᱣᱟ ᱰᱟᱠ ᱵᱤᱱ ᱛᱟᱵᱚᱱ

ᱛᱚᱵᱮ ᱡᱟᱭᱦᱳᱠ ᱟᱹᱰᱤ ᱱᱟᱯᱟᱭ ᱠᱚ ᱥᱮᱨᱮᱧ ᱠᱮᱫ ᱛᱟᱵᱚᱱᱟ ᱱᱚᱜᱼᱚᱭ ᱯᱮ ᱟᱸᱡᱚᱢ ᱠᱮᱫ ᱜᱮᱭᱟ ᱟᱨ ᱛᱚᱵᱮ ᱟᱯᱮ ᱠᱚ ᱛᱟᱞᱟᱨᱮ ᱱᱮᱦᱚᱨ ᱛᱟᱦᱮᱱ ᱠᱟᱱᱟ ᱟᱞᱮ ᱠᱚ ᱨᱚᱲ ᱟᱹᱣᱲᱤ ᱠᱟᱛᱷᱟ ᱟᱹᱣᱲᱤ ᱨᱮ ᱦᱟᱲᱟᱜ ᱵᱚᱪᱚᱜ ᱠᱚ ᱡᱩᱫᱤ ᱛᱟᱦᱮᱸᱭᱟᱠᱟᱱᱟ ᱛᱚᱵᱮ ᱟᱯᱮ ᱠᱚ ᱛᱟᱞᱟᱛᱮ ᱤᱠᱟᱹᱞᱮ ᱠᱷᱚᱡᱚᱜᱼᱟ ᱚᱠᱟ ᱠᱚᱨᱮ ᱦᱟᱲᱟᱜ ᱵᱚᱪᱚᱜ ᱢᱮᱱᱟᱜᱼᱟ ᱮᱱᱠᱷᱟᱱ ᱱᱚᱣᱟ ᱠᱚᱢᱮᱱᱴ ᱛᱟᱞᱟ ᱛᱮᱯᱮ ᱞᱟᱹᱭ ᱥᱚᱫᱚᱨ ᱟᱞᱮᱭᱟ ᱟᱨ ᱚᱱᱟ ᱥᱩᱫᱷᱟᱹᱨ ᱠᱟᱛᱮᱫ ᱟᱜᱟᱢ ᱫᱚᱥᱟᱨ ᱟᱠᱷᱲᱟ ᱨᱮᱫᱚ ᱟᱯᱮ ᱠᱚ ᱛᱟᱞᱟᱨᱮ ᱟᱨᱦᱚᱸ ᱞᱮ ᱩᱫᱩᱜ ᱥᱚᱫᱚᱨᱟ ᱢᱟ ᱛᱚᱵᱮ ᱥᱟᱱᱟᱢ ᱠᱚᱜᱮ ᱡᱚᱦᱟᱨ